ᱟᱥᱮᱠᱟ ᱨᱮᱱ ᱡᱮᱱᱟᱨᱮᱞ ᱥᱮᱠᱨᱮᱴᱟᱨᱤ ᱞᱮᱠᱟᱛᱮ ᱟᱹᱞᱤᱧ ᱜᱮ ᱢᱟᱱ ᱨᱚᱛᱷᱤᱭᱟ ᱢᱟᱨᱟᱱᱰᱤ ᱟᱫᱚ ᱥᱟᱱᱟᱢ ᱚᱱᱟ ᱯᱚᱫᱚᱵᱤ ᱢᱟᱹᱡᱷᱤ ᱯᱟᱨᱜᱟᱱᱟ ᱢᱚᱦᱚᱞ ᱨᱮᱭᱟᱜ ᱚᱱᱟ ᱯᱚᱫᱚᱵᱤ ᱫᱚ ᱱᱤᱛᱚᱜ ᱫᱚᱠᱚ ᱨᱚᱫ ᱠᱮᱜᱼᱟ ᱨᱚᱫ ᱠᱟᱛᱮ ᱚᱱᱟ ᱱᱮᱰᱟ ᱜᱚᱰᱟ ᱦᱚᱸᱠᱚ ᱴᱷᱟᱹᱣᱠᱟᱹ ᱟᱠᱟᱫᱼᱟ ᱚᱱᱟ ᱫᱚ ᱦᱤᱡᱩᱜ ᱠᱟᱱ ᱮᱯᱨᱤᱞ ᱢᱟᱥᱚ ᱟᱴ ᱛᱟᱹᱨᱤᱠᱷ ᱮᱱᱠᱷᱟᱱ ᱡᱟᱣ ᱫᱷᱟᱣ ᱜᱮ ᱟᱵᱚ ᱫᱚ ᱞᱟᱛᱟᱨ ᱠᱮᱱᱡᱤ ᱨᱮᱱ ᱫᱚ ᱵᱟᱠᱚ ᱠᱷᱚᱡᱟᱨ ᱵᱚᱱᱟ ᱟᱠᱚ ᱚᱱᱛᱮ ᱛᱤᱱᱟᱹᱜ ᱜᱟᱱ ᱦᱚᱲ ᱜᱮᱠᱚ ᱡᱚᱴᱟᱣ ᱯᱚᱴᱟᱣ ᱠᱟᱛᱮ ᱱᱚᱣᱟ ᱨᱮᱭᱟᱝ ᱟᱹᱨᱩᱯᱷᱮᱨᱟᱣ ᱫᱚᱠᱚ ᱠᱚᱨᱟᱣᱟ ᱟᱫᱚ ᱫᱩᱠ ᱵᱩᱡᱷᱟᱹᱜᱼᱟ ᱡᱮᱛᱮ ᱵᱮᱲᱮ ᱠᱮᱱᱡᱤᱨ ᱡᱮᱞᱟ ᱨᱮᱭᱟᱜ ᱠᱟᱛᱷᱟ ᱦᱤᱡᱩᱜ ᱠᱟᱱᱟ ᱱᱚᱰᱮ ᱛᱚ ᱟᱵᱚ ᱱᱚᱣᱟ ᱯᱩᱨᱩᱵ ᱱᱟᱠᱷᱟ ᱯᱟᱦᱴᱟ ᱨᱮᱱ ᱫᱚ ᱟᱵᱚ ᱫᱚ ᱡᱚᱛᱚ ᱠᱷᱮᱛᱨᱚ ᱨᱮᱜᱮ ᱟᱵᱚ ᱫᱚ ᱵᱟᱠᱚ ᱵᱟᱲᱟᱭ ᱦᱚᱪᱚ ᱵᱚᱱᱟ ᱟᱨ ᱡᱟᱦᱟᱸ ᱛᱤᱱᱟᱹᱜ ᱚᱯᱷᱤᱥᱟᱨ ᱚᱯᱷᱤᱥ ᱵᱤᱭᱳᱨᱳ ᱨᱮ ᱢᱮᱱᱟᱜ ᱠᱚᱣᱟ ᱟᱵᱚ ᱞᱟᱛᱟᱨ ᱯᱤᱱᱡᱷᱤᱨ ᱯᱟᱦᱴᱟ ᱵᱟ ᱯᱩᱨᱩᱵ ᱱᱟᱠᱷᱟ ᱨᱮᱱ ᱫᱚ ᱯᱨᱟᱭ ᱵᱟᱹᱱᱩᱜ ᱠᱚᱣᱟ ᱠᱷᱟᱹᱞᱤ ᱟᱹᱞᱤᱧ ᱚᱱᱟ ᱴᱷᱟᱶ ᱨᱮᱞᱤᱧ ᱥᱮᱴᱮᱨᱚᱜᱼᱟ ᱢᱮᱱᱛᱮ ᱟᱹᱞᱤᱧ ᱫᱚ ᱚᱱᱟ ᱵᱷᱟᱜᱽ ᱫᱚ ᱟᱹᱞᱤᱧᱟᱜ ᱫᱚ ᱠᱚᱱᱥᱴᱟᱱᱴ ᱢᱮᱱᱟᱜ ᱜᱮᱭᱟ ᱟᱨ ᱚᱱᱟ ᱫᱚ ᱵᱤᱱᱟᱹ ᱫᱟᱹᱵᱤ ᱛᱮ ᱵᱤᱱᱟᱹ ᱰᱤᱢᱟᱱᱰ ᱛᱮᱦᱚᱸ ᱚᱱᱟ ᱫᱚᱠᱚ ᱫᱚᱦᱚ ᱠᱟᱜ ᱜᱮᱭᱟ ᱤᱠᱷᱟᱹᱱ ᱢᱟᱨᱟᱝ ᱵᱷᱟᱜᱽ ᱫᱚ ᱚᱱᱟ ᱫᱚ ᱟᱠᱚ ᱜᱮᱠᱚ ᱫᱚᱦᱚᱭᱟ ᱟᱨ ᱚᱱᱟ ᱵᱷᱟᱜᱽ ᱫᱚ ᱡᱮᱛᱮ ᱵᱮᱲᱮ ᱢᱟᱹᱱᱢᱤ ᱯᱩᱭᱞᱩᱭ ᱡᱚᱱᱚᱢᱮᱱᱟ ᱟᱜᱚᱢ ᱫᱚᱨᱭᱟ ᱛᱟᱞᱟᱨᱮ ᱦᱤᱦᱤᱲᱤ ᱯᱤᱯᱤᱲᱤ ᱦᱟᱨᱟ ᱞᱮᱱᱟᱭ ᱩᱱ ᱡᱚᱦᱚᱜ ᱜᱮ ᱟᱵᱚ ᱡᱟᱹᱛᱤ ᱵᱟᱧᱪᱟᱣ ᱵᱟᱝᱢᱟ ᱟᱵᱚ ᱢᱟᱹᱱᱢᱤ ᱵᱟᱧᱪᱟᱣ ᱞᱟᱹᱜᱤᱫ ᱯᱨᱚᱛᱷᱚᱢ ᱡᱮᱛᱮ ᱵᱮᱲᱮ ᱯᱤᱞᱪᱩ ᱵᱟᱵᱟ ᱛᱤᱠᱤᱱ ᱦᱟᱨᱟᱭᱮᱱ ᱟᱹᱰᱤ ᱠᱤᱱ ᱵᱚᱛᱚᱨᱮᱱᱟ ᱩᱱ ᱡᱚᱦᱚᱜ ᱠᱤᱱ ᱱᱮᱦᱚᱨᱮᱱᱟ ᱢᱟᱨᱟᱝ ᱵᱩᱨᱩ ᱞᱤᱴᱟᱹ ᱜᱚᱰᱮᱛ ᱴᱷᱟᱹᱠᱩᱨ ᱴᱷᱮᱱ ᱡᱮ ᱟᱹᱞᱤᱧ ᱟᱹᱰᱤ ᱞᱤᱧ ᱵᱚᱨᱚᱜ ᱠᱟᱱᱟ ᱟᱫᱚ ᱪᱮᱫ ᱞᱮᱠᱟ ᱞᱤᱧ ᱛᱟᱦᱮᱱᱟ ᱟᱹᱞᱤᱧ ᱡᱤᱣᱤ ᱧᱟᱢ ᱦᱚᱨ ᱚᱱᱟ ᱯᱚᱨᱮ ᱯᱤᱞᱪᱩ ᱵᱟᱵᱟ ᱯᱤᱞᱪᱩ ᱟᱭᱳ ᱛᱤᱠᱤᱱ ᱞᱮᱡ ᱮᱱᱟ ᱚᱸᱰᱮ ᱠᱷᱚᱱ ᱠᱤᱱ ᱛᱟᱨᱟᱝ ᱠᱮᱜᱼᱟ ᱥᱟᱹᱜᱩᱱ ᱥᱟᱨ ᱚᱱᱟ ᱫᱚ ᱢᱤᱫᱴᱤᱡ ᱫᱟᱨᱮ ᱵᱩᱴᱟᱹ ᱨᱮ ᱧᱩᱨ ᱮᱱᱟ ᱡᱟᱦᱟᱸ ᱫᱟᱨᱮ ᱵᱩᱴᱟᱹᱨᱮ ᱧᱩᱨᱮᱱᱟ ᱚᱱᱟᱜᱮ ᱦᱟᱸᱜ ᱱᱤᱛᱚᱝ ᱟᱵᱚ ᱥᱟᱨᱡᱚᱢ ᱵᱚ ᱢᱮᱱᱟ ᱡᱟᱦᱟᱸ ᱫᱟᱨᱮ ᱥᱟᱨᱮ ᱡᱚᱢ ᱠᱮᱜᱼᱟ ᱚᱱᱟᱜᱮ ᱥᱟᱨᱡᱚᱢ ᱵᱚ ᱢᱮᱱᱮᱜᱼᱟ ᱚᱸᱰᱮ ᱜᱮ ᱡᱟᱦᱮᱨ ᱵᱮᱱᱟᱣ ᱠᱟᱛᱮ ᱯᱩᱭᱞᱩ ᱠᱤᱱ ᱛᱟᱦᱮᱸᱭᱮᱱᱟ ᱚᱸᱰᱮ ᱠᱷᱚᱱ ᱜᱮ ᱜᱤᱫᱽᱨᱟᱹ ᱯᱤᱫᱽᱨᱟᱹ ᱠᱚ ᱦᱟᱨᱟᱭᱮᱱᱟ ᱱᱤᱛᱚᱜ ᱠᱚ ᱥᱟᱸᱜᱮᱭᱮᱱᱟ ᱜᱤᱫᱽᱨᱟᱹ ᱠᱚ ᱚᱱᱟ ᱡᱟᱦᱮᱨ ᱛᱟᱞᱟ ᱨᱮᱜᱮ ᱠᱤᱱ ᱛᱟᱦᱮᱸ ᱞᱮᱱᱟ ᱚᱸᱰᱮ ᱜᱮ ᱵᱚᱸᱜᱟ ᱵᱩᱨᱩ ᱠᱤᱱ ᱥᱮᱵᱟ ᱠᱮᱫ ᱠᱚᱛᱮ ᱦᱩᱞᱜᱟᱹᱨᱤᱭᱟᱹ ᱠᱚ ᱛᱟᱦᱮᱸ ᱠᱟᱱᱟ ᱟᱵᱚᱣᱟᱜ ᱡᱟᱹᱛᱤ ᱥᱟᱶᱛᱟ ᱫᱷᱚᱨᱚᱢ ᱵᱟᱧᱪᱟᱣ ᱞᱟᱹᱜᱤᱫ ᱤᱠᱷᱟᱹᱱ ᱛᱮᱦᱮᱧ ᱟᱵᱚ ᱮᱱ ᱨᱮᱦᱚᱸ ᱵᱟᱵᱚ ᱵᱩᱡᱷᱟᱹᱣ ᱫᱟᱲᱮᱭᱟᱜ ᱠᱟᱱᱟ ᱪᱮᱫ ᱵᱚ ᱪᱤᱠᱟ ᱟᱠᱟᱱᱟ ᱟᱹᱫᱤᱢ ᱚᱠᱟ ᱥᱮᱱ ᱵᱚ ᱞᱟᱦᱟ ᱟᱠᱟᱱᱟ ᱚᱱᱮ ᱠᱚ ᱢᱮᱱ ᱞᱮᱠᱟ ᱩᱯᱨᱩᱢ ᱫᱤᱥᱚᱢ ᱨᱮ ᱟᱹᱫᱤᱢ ᱟᱢ ᱫᱚ ᱟᱹᱭᱫᱟᱹᱨᱤᱢ ᱚᱠᱚᱭ ᱚᱱᱟ ᱦᱤᱥᱟᱹᱵ ᱟᱹᱰᱤ ᱠᱟᱱᱟ ᱩᱯᱨᱩᱢ ᱫᱤᱥᱚᱢ ᱨᱮ ᱟᱢ ᱠᱷᱚᱡ ᱠᱟᱱᱟ ᱤᱧ ᱫᱩᱧ ᱚᱠᱚᱭ ᱠᱟᱱᱟ ᱟᱨ ᱟᱢ ᱢᱟ ᱟᱢᱜᱮᱢ ᱠᱩᱞᱤᱜ ᱠᱟᱱᱟ ᱚᱠᱚᱭ ᱠᱟᱱᱟᱢ ᱟᱢᱟᱜ ᱤᱛᱤᱦᱟᱥ ᱠᱟᱱ ᱛᱟᱢᱮ ᱚᱱᱮ ᱠᱚ ᱢᱮᱱᱟ ᱫᱚᱡᱽ ᱦᱚ ᱯᱷᱚᱨᱜᱮᱴ ᱫᱮᱭᱟᱨ ᱦᱤᱥᱴᱨᱤ ᱵᱤᱠᱮᱢ ᱦᱤᱥᱴᱨᱤ ᱡᱟᱦᱟᱸᱭ ᱟᱡᱟᱜ ᱱᱟᱜᱟᱢᱮ ᱦᱤᱲᱤᱧᱟᱭ ᱡᱟᱦᱟᱸᱭ ᱡᱟᱹᱛᱤ ᱟᱡᱟᱜ ᱡᱟᱦᱟᱸᱭ ᱥᱟᱶᱛᱟ ᱟᱡᱟᱜ ᱱᱟᱜᱟᱢ ᱦᱤᱲᱤᱧᱟ ᱩᱱᱤ ᱟᱡ ᱛᱮᱜᱮ ᱱᱟᱜᱟᱢᱚᱜᱼᱟᱭ ᱢᱟᱱᱮ ᱪᱟᱞᱟᱱ ᱡᱚᱱᱚᱜᱚᱬᱟ ᱨᱮ ᱢᱮᱱ ᱞᱮᱫᱼᱟ ᱟᱵᱚ ᱟᱵᱚᱨᱮᱱ ᱠᱚᱲᱟ ᱠᱚ ᱡᱮ ᱛᱮᱦᱮᱧ ᱡᱩᱫᱤ ᱥᱟᱨᱱᱟ ᱫᱷᱚᱨᱚᱢ ᱨᱮ ᱵᱟᱵᱚ ᱞᱮᱠᱷᱟᱜᱼᱟ ᱮᱱᱠᱷᱟᱱ ᱢᱤᱫ ᱫᱤᱱ ᱦᱤᱞᱳᱜ ᱫᱚ ᱵᱟᱵᱚ ᱟᱫᱚᱜᱼᱟ ᱩᱱᱡᱚᱜ ᱪᱷᱟᱹᱛᱤᱠ ᱠᱚ ᱠᱟᱱᱟ ᱦᱚᱸ ᱥᱟᱱᱛᱟᱲ ᱵᱚᱞᱮ ᱜᱚᱴᱟ ᱡᱟᱹᱛᱤ ᱛᱷᱤᱞᱮ ᱥᱟᱱᱛᱟᱲ ᱢᱤᱫᱴᱤᱡ ᱢᱤᱫᱴᱤᱡ ᱪᱷᱟᱹᱛᱤᱠ ᱠᱚ ᱛᱟᱦᱮᱸ ᱞᱮᱱᱟ ᱩᱱ ᱡᱚᱠᱷᱚᱱ ᱵᱚ ᱟᱫ ᱪᱟᱵᱟ ᱠᱚᱜᱼᱟ ᱱᱟᱜ ᱡᱩᱫᱤ ᱵᱟᱵᱚ ᱥᱚᱝᱜᱷᱚᱨᱥᱟ ᱵᱟᱵᱚ ᱞᱟᱹᱲᱦᱟᱹᱭᱟ ᱪᱷᱟᱹᱛᱤᱠ ᱠᱚ ᱥᱟᱞᱟᱜ ᱮᱱᱠᱷᱟᱱ ᱟᱵᱚ ᱫᱚᱵᱚ ᱟᱫ ᱪᱟᱵᱟᱜᱼᱟ ᱟᱨ ᱚᱠᱚᱭ ᱞᱟᱹᱲᱦᱟᱹᱭᱟ ᱟᱵᱚ ᱞᱟᱹᱜᱤᱫ ᱟᱵᱚ ᱞᱟᱹᱜᱤᱫ ᱢᱤᱫ ᱦᱚᱲ ᱢᱟ ᱵᱟᱭ ᱦᱤᱡᱩᱜᱼᱟ ᱵᱚᱸᱜᱟ ᱢᱟ ᱵᱟᱠᱚ ᱟᱬᱜᱚᱡᱚᱜᱼᱟ ᱵᱚᱸᱜᱟ ᱢᱟ ᱟᱵᱚᱭ ᱥᱤᱨᱡᱚᱱ ᱞᱮᱫ ᱵᱚᱱᱟ ᱢᱟᱨᱟᱝ ᱵᱩᱨᱩ ᱞᱤᱴᱟᱹ ᱠᱚ ᱡᱮᱛᱮ ᱵᱟᱲᱮ ᱡᱟᱦᱟᱸ ᱨᱟᱭ ᱠᱚ ᱢᱮᱱ ᱠᱮᱜᱼᱟ ᱡᱮ ᱟᱵᱚ ᱫᱮᱵᱟ ᱥᱮᱵᱟ ᱞᱟᱹᱜᱤᱫ ᱢᱤᱫᱴᱤᱡ ᱦᱚᱲ ᱞᱟᱹᱠᱛᱤ ᱡᱮ ᱚᱱᱠᱟᱱ ᱢᱤᱫᱴᱤᱡ ᱡᱤᱭᱟᱹᱞᱤ ᱵᱚ ᱵᱮᱱᱟᱣᱮᱭᱟ ᱡᱮ ᱟᱵᱚ ᱥᱮᱵᱟ ᱫᱮᱵᱟ ᱫᱟᱲᱮᱭᱟᱵᱚᱱ ᱢᱟ ᱟᱹᱰᱤᱜᱟᱱ ᱡᱤᱭᱟᱹᱞᱤ ᱠᱚ ᱚᱰᱚᱠᱱᱟ ᱫᱟᱜ ᱡᱤᱭᱟᱹᱞᱤ ᱢᱟᱲᱟᱝ ᱠᱚ ᱚᱰᱚᱠᱱᱟ ᱚᱱᱟ ᱴᱟᱺᱰᱤ ᱨᱮᱠᱚ ᱚᱰᱚᱠᱱᱟ ᱠᱩᱞ ᱵᱟᱱᱟ ᱛᱟᱹᱨᱩᱵ ᱫᱟᱜ ᱨᱮ ᱦᱟᱹᱠᱩ ᱮᱢᱟᱱ ᱠᱚ ᱩᱱᱠᱩ ᱴᱷᱮᱱ ᱦᱚᱸ ᱵᱟᱹᱠᱤᱱ ᱥᱚᱱᱛᱩᱥᱴᱚ ᱠᱟᱛᱮ ᱥᱟᱛᱨᱮ ᱢᱟᱹᱱᱢᱤ ᱡᱚᱱᱚᱢ ᱮᱢᱟᱜ ᱵᱚᱱᱟ ᱡᱩᱫᱤ ᱛᱮᱦᱮᱧ ᱟᱵᱚ ᱢᱟᱹᱱᱢᱤ ᱠᱟᱛᱮ ᱚᱱᱟ ᱠᱟᱹᱢᱤ ᱵᱟᱵᱚ ᱫᱟᱲᱮᱭᱟᱜ ᱠᱟᱱᱟ ᱱᱤᱛᱚᱝ ᱫᱚ ᱢᱟᱨᱟᱝ ᱵᱩᱨᱩ ᱡᱟᱦᱮᱨ ᱟᱨ ᱞᱤᱴᱟᱹ ᱢᱚᱬᱮ ᱠᱚ ᱰᱟᱭᱨᱮᱠᱴ ᱦᱮᱡ ᱠᱟᱛᱮ ᱵᱟᱠᱚ ᱜᱟᱞᱢᱟᱨᱟᱣ ᱟᱵᱚ ᱥᱟᱞᱟᱜ ᱵᱮᱡ ᱟᱹᱛᱩᱜ ᱠᱟᱱᱟ ᱟᱯᱮᱧ ᱫᱩᱜ ᱯᱮᱭᱟ ᱟᱵᱚ ᱢᱟ ᱛᱤ ᱡᱟᱸᱜᱟ ᱮᱢᱟ ᱵᱚᱱᱟ ᱵᱩᱫᱷᱤ ᱮᱢᱟ ᱵᱚᱱᱟ ᱟᱹᱠᱤᱞ ᱜᱮᱭᱟᱱ ᱮᱢᱟ ᱵᱚᱱᱟ ᱟᱵᱚ ᱫᱚ ᱫᱩᱵᱩᱜ ᱦᱚᱸᱭ ᱮᱢᱟ ᱵᱚᱱᱟ ᱪᱮᱫ ᱠᱮᱫ ᱵᱚᱱᱟᱭ ᱚᱱᱮ ᱦᱤᱦᱤᱲᱤ ᱠᱷᱚᱱ ᱡᱮᱛᱮ ᱵᱮᱲᱮ ᱠᱤᱱ ᱛᱮᱨᱟᱝ ᱠᱟᱜᱼᱟ ᱥᱟᱨ ᱩᱱ ᱡᱚᱜᱮ ᱡᱤᱣᱤ ᱫᱚᱦᱚ ᱦᱚᱨ ᱫᱚᱵᱚ ᱧᱟᱢ ᱞᱮᱜᱼᱟ ᱵᱚᱸᱜᱟ ᱵᱩᱨᱩ ᱥᱮᱵᱟ ᱠᱟᱛᱮ ᱟᱵᱚ ᱫᱚᱵᱚ ᱛᱤᱸᱜᱩᱱ ᱠᱷᱟᱱ ᱱᱤᱛᱚᱜ ᱡᱟᱦᱟᱸ ᱥᱚᱝᱵᱤᱫᱷᱟᱱ ᱠᱟᱛᱷᱟ ᱠᱤᱱ ᱢᱮᱱᱟ ᱛᱟᱹᱨᱩᱵ ᱞᱮᱠᱟᱱ ᱦᱚᱲ ᱠᱟᱱᱟ ᱠᱚ ᱟᱵᱚᱨᱮᱱ ᱢᱟᱹᱡᱷᱤ ᱫᱚ ᱢᱟᱹᱡᱷᱤ ᱵᱟᱭ ᱵᱟᱲᱟᱭ ᱡᱮ ᱛᱟᱹᱨᱩᱵ ᱠᱟᱱᱟ ᱪᱮ ᱵᱟᱝᱟ ᱱᱚᱰᱮ ᱠᱚ ᱫᱚᱱ ᱯᱟᱨᱚᱢ ᱤᱫᱤᱭᱮ ᱠᱟᱱᱟ ᱥᱮᱛᱟ ᱠᱚ ᱢᱟᱹᱡᱷᱤ ᱟᱡᱟᱜ ᱯᱟᱣᱟᱨ ᱵᱟᱭ ᱪᱮᱫ ᱟᱠᱟᱫᱼᱟ ᱟᱡᱟᱜ ᱯᱟᱣᱟᱨ ᱵᱟᱲᱟᱭ ᱠᱷᱟᱱᱤᱧ ᱛᱟᱹᱨᱩᱵ ᱠᱟᱹᱱᱟᱹᱧ ᱥᱮᱛᱟᱭ ᱦᱤᱡᱩᱜᱼᱟ ᱥᱟᱞᱟ ᱚᱠᱟ ᱥᱮᱫ ᱟᱫᱚᱜᱼᱟᱭ ᱦᱩᱱᱟᱹᱝ ᱚᱠᱟᱨᱮ ᱠᱩᱴᱩᱢ ᱠᱟᱛᱮ ᱥᱮᱛᱟᱭ ᱨᱟᱜ ᱡᱚᱝᱟ ᱠᱤᱱᱛᱩ ᱢᱟᱹᱡᱷᱤ ᱠᱚ ᱟᱠᱚᱣᱟᱜ ᱯᱟᱣᱟᱨ ᱵᱟᱠᱚ ᱪᱮᱫ ᱟᱠᱟᱫᱼᱟ ᱛᱚᱵᱮ ᱞᱟᱹᱲᱦᱟᱹᱭ ᱢᱟ ᱚᱱᱠᱟ ᱜᱮ ᱦᱩᱭ ᱞᱮᱱᱟ ᱵᱟᱹᱜᱤᱭᱟ ᱞᱮᱠᱟᱱᱟ ᱛᱮᱦᱮᱧ ᱡᱩᱫᱤ ᱤᱝᱨᱮᱡᱽ ᱠᱚ ᱵᱮᱜᱟᱨ ᱠᱟᱱ ᱨᱚᱰᱚᱡ ᱠᱚᱪᱚᱞᱚᱝ ᱠᱷᱚᱱ ᱚᱱᱟ ᱠᱷᱚᱱ ᱟᱯᱮ ᱵᱤᱥ ᱛᱤᱯᱮ ᱨᱚᱰᱚᱡ ᱠᱚᱪᱚᱞᱚᱝ ᱞᱮᱭᱟ ᱩᱱᱠᱩ ᱢᱚᱦᱟᱛᱢᱟ ᱜᱟᱱᱫᱷᱤ ᱠᱚᱠᱚ ᱫᱩᱲᱩᱵ ᱞᱮᱱᱟ ᱡᱚᱵᱟᱦᱚᱨᱞᱟᱞ ᱠᱚ ᱫᱩᱲᱩᱵ ᱞᱮᱱᱟ ᱱᱩᱠᱩ ᱟᱹᱰᱤ ᱟᱹᱰᱤ ᱜᱚᱢᱠᱮ ᱠᱚ ᱫᱩᱲᱩᱵ ᱞᱮᱱᱟ ᱢᱮᱱᱠᱷᱟᱱ ᱵᱷᱤᱢ ᱥᱟᱶ ᱵᱷᱤᱢ ᱨᱟᱣ ᱟᱢᱵᱮᱫᱠᱚᱨ ᱞᱮᱱᱟ ᱵᱟᱝᱟ ᱢᱤᱫᱴᱤᱡ ᱥᱚᱝᱵᱤᱫᱷᱟᱱ ᱤᱧ ᱚᱞᱟᱹᱧ ᱡᱟᱦᱟᱸ ᱨᱮ ᱟᱹᱱᱟᱹᱨᱤ ᱵᱮᱱᱟᱜᱼᱟ ᱵᱷᱟᱨᱚᱛ ᱫᱤᱥᱚᱢ ᱚᱱᱟᱛᱮ ᱪᱟᱹᱞᱩᱜᱼᱟ ᱱᱩᱠᱩ ᱠᱚ ᱢᱮᱱᱟ ᱵᱟᱝᱟ ᱵᱟᱭ ᱪᱟᱹᱞᱩᱜᱼᱟ ᱵᱟᱝᱟ ᱚᱞᱛᱮ ᱦᱩᱭ ᱟᱵᱚᱱᱟ ᱵᱟᱠᱷᱟᱱ ᱩᱱᱠᱩ ᱤᱝᱨᱮᱡᱽ ᱪᱟᱞᱟᱣ ᱯᱚᱨᱮ ᱟᱯᱮ ᱫᱚᱯᱮ ᱞᱮᱵᱮᱫ ᱞᱮ ᱟᱞᱮ ᱟᱹᱫᱤᱵᱟᱹᱥᱤ ᱟᱥᱚᱜᱼᱟ ᱟᱫᱚ ᱡᱟᱦᱟᱸ ᱜᱮ ᱵᱚᱱ ᱦᱮᱡ ᱮᱱᱟ ᱪᱤᱨᱜᱟᱹᱞ ᱟᱲᱟᱝ ᱱᱟᱥᱮᱱᱟᱜ ᱫᱩᱲᱩᱵ ᱠᱟᱛᱮ ᱨᱮᱦᱚᱸ ᱵᱚᱱ ᱤᱭᱟᱹ ᱧᱚᱜᱟ